ᱛᱤᱦᱤᱧ ᱫᱚ ᱡᱤᱵᱽ ᱡᱤᱭᱟᱹᱞᱤ ᱠᱚᱣᱟᱜ ᱟᱥᱚᱞ ᱟᱥᱚᱞ ᱨᱩᱣᱟᱹ ᱟᱨ ᱚᱱᱟ ᱠᱷᱚᱱ ᱵᱟᱧᱪᱟᱣ ᱠᱚ ᱞᱟᱹᱜᱤᱫ ᱵᱮᱣᱦᱟᱨᱚᱜ ᱠᱟᱱ ᱴᱤᱠᱟᱹ ᱵᱟᱵᱚᱫ ᱵᱚᱱ ᱜᱟᱞᱢᱟᱨᱟᱣᱟ ᱱᱚᱰᱮ ᱞᱟᱹᱭᱟᱹᱜᱚᱜ ᱠᱟᱱ ᱨᱩᱣᱟᱹ ᱠᱚ ᱨᱮᱭᱟᱜ ᱩᱥᱟᱨ ᱜᱟᱞᱢᱟᱨᱟᱣ ᱫᱚ ᱛᱤᱦᱤᱧ ᱫᱚ ᱵᱟᱝ ᱦᱩᱭᱩᱜᱼᱟ᱾ ᱢᱤᱢᱤᱫ ᱨᱩᱣᱟᱹ ᱵᱟᱵᱚᱛ ᱩᱥᱟᱨ ᱜᱟᱞᱢᱟᱨᱟᱣ ᱫᱚ ᱛᱟᱭᱚᱢ ᱫᱟᱨᱟᱢ ᱵᱷᱤᱰᱤᱭᱳ ᱠᱚᱨᱮ ᱥᱚᱫᱚᱨᱚᱜᱼᱟ᱾ ᱡᱤᱵᱽᱡᱤᱭᱟᱹᱞᱤ ᱵᱚᱱ ᱟᱹᱥᱩᱞ ᱠᱟᱱ ᱥᱟᱱᱟᱢ ᱠᱚᱜᱮ ᱵᱚᱱ ᱠᱷᱮᱭᱟᱞ ᱟᱠᱟᱫᱟ ᱡᱮ ᱡᱟᱣ ᱥᱮᱨᱢᱟ ᱜᱮ ᱪᱮᱫ ᱠᱚ ᱨᱩᱣᱟᱹ ᱠᱚ ᱤᱭᱟᱹᱛᱮ ᱪᱚ ᱟᱵᱚ ᱨᱮᱱ ᱟᱹᱥᱩᱞ ᱡᱤᱭᱟᱹᱞᱤ ᱠᱚ ᱜᱩᱡᱩᱜ ᱠᱟᱱ ᱛᱟᱵᱚᱱᱟ ᱫᱮᱞᱟ ᱛᱚᱵᱮ ᱡᱤᱵᱽᱼᱡᱤᱭᱟᱹᱞᱤ ᱠᱚᱣᱟᱜ ᱟᱥᱚᱞ ᱟᱥᱚᱞ ᱵᱚᱛᱚᱨᱟᱱ ᱨᱩᱣᱟᱹ ᱠᱚ ᱨᱮᱭᱟᱜ ᱧᱩᱛᱩᱢ ᱟᱨ ᱚᱱᱟ ᱨᱮᱭᱟᱜ ᱴᱤᱠᱟᱹ ᱵᱟᱵᱚᱫ ᱵᱚᱱ ᱟᱸᱡᱚᱢ ᱠᱟᱜ ᱜᱮ ᱰᱟᱝᱨᱟ ᱟᱨ ᱠᱟᱰᱟ ᱠᱚᱣᱟᱜ ᱟᱥᱚᱞ ᱟᱥᱚᱞ ᱨᱩᱣᱟᱹ ᱠᱚᱫᱚ ᱦᱩᱭᱩᱜ ᱠᱟᱱᱟ ᱮᱯᱷᱮᱢᱰᱤ ᱢᱮᱛᱟᱜ ᱢᱮ ᱯᱷᱩᱰ ᱮᱱᱰ ᱢᱟᱣᱩᱛᱷ ᱰᱤᱡᱤᱡᱽ ᱥᱮ ᱠᱷᱩᱨᱟᱹ ᱨᱩᱣᱟᱹ ᱮᱭᱤᱪ ᱮᱥ ᱢᱮᱛᱟᱜ ᱢᱮ ᱦᱤᱢᱳᱨᱮᱡᱤᱠ ᱥᱮᱯᱤᱥᱮᱢᱤᱭᱟ ᱥᱮ ᱦᱚᱴᱚᱜ ᱯᱷᱩᱞᱟᱹᱣ ᱨᱩᱣᱟᱹ ᱟᱨ ᱵᱞᱮᱠ ᱠᱣᱟᱴᱟᱨ ᱥᱮ ᱠᱷᱟᱴᱚ ᱛᱮᱵᱚᱱ ᱢᱮᱱ ᱫᱟᱲᱮ ᱠᱮᱭᱟ ᱵᱤ ᱠᱤᱭᱩ ᱨᱩᱣᱟᱹ ᱢᱮᱨᱚᱢ ᱟᱨ ᱵᱷᱤᱴᱤ ᱠᱚᱣᱟᱜ ᱟᱥᱚᱞ ᱟᱥᱚᱞ ᱨᱩᱣᱟᱹ ᱠᱚᱫᱚ ᱦᱩᱭᱩᱜ ᱠᱟᱱᱟ ᱯᱮᱥᱴᱤᱰᱮᱥ ᱯᱮᱴᱤᱴ ᱨᱩᱢᱤᱱᱮᱱᱴ ᱥᱮ ᱯᱤᱯᱤᱟᱨ ᱢᱮᱨᱚᱢ ᱠᱚᱣᱟᱜ ᱯᱚᱠᱥ ᱥᱮ ᱜᱳᱴ ᱯᱚᱠᱥ ᱵᱷᱤᱴᱤ ᱠᱚᱣᱟᱜ ᱯᱚᱠᱥ ᱥᱮ ᱥᱤᱯ ᱯᱚᱠᱥ ᱥᱩᱠᱨᱤ ᱠᱚᱣᱟᱜ ᱟᱥᱚᱞ ᱨᱩᱣᱟᱹ ᱠᱚ ᱢᱩᱫᱽᱨᱮ ᱥᱣᱟᱭᱤᱱ ᱯᱷᱤᱵᱟᱨ ᱨᱩᱣᱟᱹ ᱜᱮ ᱧᱩᱢ ᱧᱟᱢᱚᱜᱼᱟ ᱜᱮᱰᱮ ᱠᱚᱣᱟᱜ ᱟᱥᱚᱞ ᱟᱥᱚᱞ ᱨᱩᱣᱟᱹ ᱠᱚᱫᱚ ᱦᱩᱭᱩᱜ ᱠᱟᱱᱟ ᱰᱟᱠ ᱯᱞᱮᱜᱽ ᱟᱨ ᱰᱟᱠ ᱠᱚᱞᱮᱨᱟ ᱥᱤᱢ ᱠᱚᱣᱟᱜ ᱟᱥᱚᱞ ᱟᱥᱚᱞ ᱨᱩᱣᱟᱹ ᱠᱚ ᱢᱩᱫᱽᱨᱮ ᱨᱟᱱᱤᱠᱷᱮᱛ ᱟᱨ ᱯᱷᱟᱣᱩᱞ ᱯᱚᱠᱥ ᱨᱩᱣᱟᱹ ᱜᱮ ᱧᱩᱢ ᱵᱷᱮᱜᱟᱨᱚᱜ ᱠᱟᱱᱟ ᱡᱤᱵᱽᱼᱡᱤᱭᱟᱹᱞᱤ ᱠᱚᱣᱟᱜ ᱱᱚᱜᱼᱚᱭ ᱱᱚᱣᱟ ᱠᱚ ᱨᱩᱣᱟᱹ ᱫᱚ ᱟᱹᱰᱤ ᱵᱚᱛᱚᱨᱟᱱ ᱨᱩᱣᱟᱹ ᱠᱟᱱᱟ ᱱᱚᱣᱟ ᱠᱚ ᱥᱟᱱᱟᱢ ᱨᱩᱣᱟᱹ ᱜᱮ ᱠᱚᱱᱴᱮᱡᱤᱭᱟᱥ ᱥᱮ ᱪᱷᱳᱣᱟᱪᱮ ᱨᱩᱣᱟᱹ ᱠᱟᱱᱟ᱾ ᱢᱮᱛᱟᱜ ᱢᱮ ᱢᱤᱫᱴᱮᱱ ᱡᱤᱭᱟᱹᱞᱤ ᱠᱷᱚᱱ ᱮᱴᱟᱜ ᱡᱤᱭᱟᱹᱞᱤ ᱨᱮ ᱟᱹᱰᱤ ᱩᱥᱟᱹᱨᱟ ᱯᱟᱥᱱᱟᱜ ᱛᱮ᱾ ᱜᱚᱴᱟ ᱟᱹᱛᱩ ᱨᱮᱱ ᱡᱤᱵᱽ ᱡᱤᱭᱟᱹᱞᱤ ᱠᱚ ᱱᱚᱣᱟ ᱠᱚ ᱨᱩᱣᱟᱹ ᱧᱟᱢ ᱠᱚᱣᱟ᱾ ᱱᱚᱣᱟ ᱨᱩᱣᱟᱹ ᱠᱚ ᱧᱟᱢ ᱞᱮᱠᱚ ᱠᱷᱟᱱ ᱵᱟᱧᱪᱟᱣ ᱠᱚᱫᱚ ᱟᱹᱰᱤ ᱢᱩᱥᱠᱤᱞ ᱜᱮᱭᱟ᱾ ᱮᱱᱛᱮᱫ ᱱᱚᱣᱟ ᱠᱚ ᱨᱩᱣᱟᱹ ᱨᱮᱭᱟᱜ ᱨᱟᱱ ᱢᱩᱨᱜᱟᱹᱱ ᱫᱚ ᱵᱟᱹᱱᱩᱜᱼᱟ ᱛᱚᱵᱮ ᱨᱩᱣᱟᱹ ᱨᱮᱭᱟᱜ ᱪᱤᱱᱦᱟᱹ ᱠᱚ ᱧᱮᱞᱛᱮ ᱨᱟᱱ ᱢᱩᱨᱜᱟᱹᱱ ᱮᱢᱟ ᱠᱚᱨᱮ ᱠᱚ ᱵᱟᱧᱪᱟᱜ ᱠᱟᱱ ᱨᱮᱦᱚᱸ ᱴᱨᱤᱴᱢᱮᱱᱴ ᱥᱮ ᱨᱟᱱ ᱚᱪᱚ ᱠᱚ ᱨᱮᱭᱟᱜ ᱠᱷᱚᱨᱚᱪ ᱫᱚ ᱟᱹᱰᱤ ᱰᱷᱮᱨ ᱜᱮ ᱞᱟᱜᱟᱣ ᱟᱵᱚᱱ ᱠᱟᱱᱟ ᱢᱮᱱᱠᱷᱟᱱ ᱱᱚᱣᱟ ᱠᱚ ᱨᱩᱣᱟᱹ ᱠᱷᱚᱱ ᱵᱟᱧᱪᱟᱣ ᱠᱚ ᱨᱮᱭᱟᱜ ᱩᱯᱟᱹᱭ ᱫᱚ ᱢᱮᱱᱟᱜ ᱜᱮᱭᱟ ᱡᱩᱫᱤ ᱴᱷᱤᱠ ᱥᱚᱢᱚᱭ ᱨᱮ ᱵᱷᱮᱠᱥᱤᱱ ᱥᱮ ᱴᱤᱠᱟᱹ ᱵᱚᱱ ᱮᱢᱟ ᱠᱚ ᱠᱷᱟᱱ ᱱᱚᱣᱟ ᱠᱚ ᱨᱩᱣᱟᱹ ᱠᱷᱚᱱ ᱟᱵᱚᱨᱮᱱ ᱡᱤᱵᱽᱼᱡᱤᱭᱟᱹᱞᱤ ᱠᱚ ᱵᱟᱧᱪᱟᱣ ᱨᱮᱵᱚᱱ ᱫᱚᱦᱚ ᱫᱟᱲᱮᱭᱟᱠᱚᱣᱟ ᱡᱤᱵᱽᱼᱡᱤᱭᱟᱹᱞᱤ ᱠᱚ ᱵᱷᱮᱠᱥᱤᱱ ᱥᱮ ᱴᱤᱠᱟᱹ ᱮᱢᱟ ᱠᱚᱨᱮ ᱠᱷᱚᱨᱚᱪ ᱦᱚᱸ ᱟᱹᱰᱤ ᱠᱚᱢ ᱜᱮᱭᱟ ᱫᱮᱞᱟ ᱛᱚᱵᱮ ᱢᱤᱢᱤᱫ ᱡᱤᱭᱟᱹᱞᱤ ᱠᱚᱣᱟᱜ ᱟᱥᱚᱞ ᱟᱥᱚᱞ ᱨᱩᱣᱟᱹ ᱟᱨ ᱚᱱᱟ ᱠᱷᱚᱱ ᱵᱟᱧᱪᱟᱣ ᱞᱟᱹᱜᱤᱫ ᱴᱤᱠᱟ ᱵᱟᱵᱚᱫ ᱵᱚᱱ ᱜᱟᱞᱢᱟᱨᱟᱣᱟ ᱯᱟᱹᱦᱤᱞ ᱨᱮ ᱰᱟᱝᱨᱟ ᱟᱨ ᱠᱟᱰᱟ ᱠᱚᱣᱟᱜ ᱵᱷᱮᱠᱥᱤᱱ ᱥᱮ ᱴᱤᱠᱟ ᱵᱟᱵᱚᱫ ᱵᱚᱱ ᱜᱟᱞᱢᱟᱨᱟᱣᱟ ᱰᱟᱝᱨᱟ ᱥᱮ ᱠᱟᱰᱟ ᱠᱚᱣᱟᱜ ᱯᱟᱹᱦᱤᱞ ᱨᱩᱣᱟᱹ ᱫᱚ ᱦᱩᱭᱩᱜ ᱠᱟᱱᱟ FMD ᱥᱮ ᱠᱷᱩᱨᱟᱹ ᱨᱩᱣᱟᱹ ᱱᱚᱣᱟ ᱨᱩᱣᱟᱹ ᱨᱮᱭᱟᱜ ᱴᱤᱠᱟᱹ ᱫᱚ ᱯᱟᱹᱦᱤᱞ ᱫᱚᱢ ᱯᱩᱱ ᱢᱟᱹᱦᱱᱟᱹ ᱩᱢᱟᱹᱨ ᱨᱮ ᱮᱢᱟ ᱠᱚ ᱦᱩᱭᱩᱜᱼᱟ ᱫᱚᱥᱟᱨ ᱴᱤᱠᱟᱹ ᱫᱚ ᱯᱟᱹᱦᱤᱞ ᱴᱤᱠᱟᱹ ᱮᱢ ᱠᱷᱚᱱ ᱢᱤᱫ ᱢᱟᱹᱦᱱᱟᱹ ᱵᱷᱤᱛᱨᱤ ᱨᱮ ᱮᱢᱟ ᱠᱚ ᱦᱩᱭᱩᱜᱼᱟ ᱟᱨ ᱚᱱᱟ ᱛᱟᱭᱚᱢ ᱛᱩᱨᱩᱭ ᱢᱟᱹᱦᱱᱟᱹ ᱯᱚᱨ ᱯᱚᱨ ᱮᱢ ᱤᱫᱤᱭᱟᱠᱚ ᱦᱩᱭᱩᱜᱼᱟ ᱫᱩᱥᱟᱨ ᱟᱨ ᱛᱤᱥᱟᱨ ᱨᱩᱣᱟᱹ ᱫᱚ ᱦᱩᱭᱩᱜ ᱠᱟᱱᱟ ᱦᱤᱢᱳᱨᱮᱡᱤᱠ ᱥᱮᱯᱴᱤᱥᱮᱢᱤᱭᱟ ᱟᱨ ᱵᱞᱮᱠ ᱠᱣᱟᱴᱟᱨ ᱱᱚᱣᱟ ᱠᱤᱱ ᱵᱟᱱᱟᱨ ᱨᱩᱣᱟᱹ ᱞᱟᱹᱜᱤᱫ ᱜᱮ ᱯᱟᱹᱦᱤᱞ ᱫᱚᱢ ᱴᱤᱠᱟᱹ ᱫᱚ ᱛᱩᱨᱩᱭ ᱢᱟᱹᱦᱱᱟᱹ ᱩᱢᱮᱨ ᱨᱮ ᱮᱢᱟ ᱠᱚ ᱦᱩᱭᱩᱜᱼᱟ ᱟᱨ ᱚᱱᱟ ᱛᱟᱭᱚᱢ ᱫᱚ ᱵᱚᱪᱷᱚᱨ ᱨᱮ ᱢᱤᱫ ᱫᱚᱢ ᱠᱟᱛᱮ ᱮᱢ ᱤᱫᱤᱭᱟᱠᱚ ᱦᱩᱭᱩᱜᱼᱟ ᱢᱮᱨᱚᱢ ᱟᱨ ᱵᱷᱤᱰᱤ ᱠᱚ ᱯᱤᱯᱤᱟᱨ ᱟᱨ ᱜᱳᱰ ᱯᱚᱠᱥ ᱥᱮ ᱥᱤᱯ ᱯᱚᱠᱥ ᱠᱷᱚᱱ ᱵᱟᱧᱪᱟᱣ ᱠᱚ ᱞᱟᱹᱜᱤᱫ ᱯᱟᱹᱦᱤᱞ ᱴᱤᱠᱟᱹ ᱫᱚ ᱯᱮ ᱢᱟᱹᱦᱱᱟᱹ ᱩᱢᱮᱨ ᱨᱮ ᱮᱢᱟ ᱠᱚ ᱦᱩᱭᱩᱜᱼᱟ ᱟᱨ ᱚᱱᱟ ᱛᱟᱭᱚᱢ ᱫᱚ ᱵᱚᱪᱷᱚᱨ ᱨᱮ ᱢᱤᱫ ᱫᱷᱚᱢ ᱠᱟᱛᱮ ᱮᱢ ᱤᱫᱤᱭᱟᱠᱚ ᱦᱩᱭᱩᱜᱼᱟ ᱥᱩᱠᱨᱤ ᱠᱚᱣᱟᱜ ᱥᱟᱱᱟᱢ ᱠᱷᱚᱱ ᱵᱚᱛᱚᱨᱟᱱ ᱨᱩᱣᱟᱹ ᱫᱚ ᱥᱣᱟᱭᱤᱱ ᱯᱷᱮᱵᱟᱨ ᱜᱮ ᱟᱫᱚ ᱥᱩᱠᱨᱤ ᱠᱚ ᱱᱚᱣᱟ ᱨᱩᱣᱟᱹ ᱠᱷᱚᱱ ᱵᱟᱧᱪᱟᱣ ᱠᱚ ᱞᱟᱹᱜᱤᱫ ᱯᱮ ᱠᱷᱚᱱ ᱛᱩᱨᱩᱭ ᱦᱟᱯᱛᱟ ᱩᱢᱮᱨ ᱨᱮ ᱯᱟᱹᱦᱤᱞ ᱫᱚᱢ ᱴᱤᱠᱟᱹ ᱮᱢᱟ ᱠᱚ ᱦᱩᱭᱩᱜᱼᱟ ᱟᱨ ᱚᱱᱟ ᱛᱟᱭᱚᱢ ᱵᱚᱪᱷᱚᱨ ᱨᱮ ᱢᱤᱫ ᱫᱚᱢ ᱠᱟᱛᱮᱫ ᱮᱢ ᱤᱫᱤᱭᱟᱠᱚ ᱦᱩᱭᱩᱜᱼᱟ ᱜᱮᱰᱮ ᱠᱚ ᱰᱟᱠ ᱯᱞᱮᱜᱽ ᱠᱷᱚᱱ ᱵᱟᱧᱪᱟᱣ ᱠᱚ ᱞᱟᱹᱜᱤᱫ ᱯᱟᱹᱦᱤᱞ ᱴᱤᱠᱟᱹ ᱫᱚ ᱵᱟᱨ ᱦᱟᱯᱛᱟ ᱩᱢᱮᱨ ᱨᱮ ᱫᱚᱥᱟᱨ ᱴᱤᱠᱟᱹ ᱫᱚ ᱜᱮᱞ ᱦᱟᱯᱛᱟ ᱩᱢᱮᱨ ᱨᱮ ᱛᱤᱥᱟᱨ ᱴᱤᱠᱟᱹ ᱫᱚ ᱵᱟᱨ ᱜᱮᱞ ᱯᱩᱱ ᱦᱟᱯᱛᱟ ᱩᱢᱟᱹᱨ ᱨᱮ ᱟᱨ ᱚᱱᱟ ᱛᱟᱭᱚᱢ ᱫᱚ ᱵᱚᱪᱷᱚᱨ ᱨᱮ ᱵᱟᱨ ᱫᱚᱢ ᱠᱟᱛᱮ ᱮᱢ ᱤᱫᱤᱭᱟᱠᱚ ᱦᱩᱭᱩᱜᱼᱟ ᱰᱟᱠ ᱠᱚᱞᱮᱨᱟ ᱨᱩᱣᱟᱹ ᱠᱷᱚᱱ ᱵᱟᱧᱪᱟᱣ ᱠᱚ ᱞᱟᱹᱜᱤᱫ ᱯᱟᱹᱦᱤᱞ ᱴᱤᱠᱟᱹ ᱫᱚ ᱢᱤᱫ ᱠᱷᱚᱱ ᱵᱟᱨ ᱢᱟᱹᱦᱱᱟᱹ ᱩᱢᱟᱹᱨ ᱨᱮ ᱫᱚᱥᱟᱨ ᱴᱤᱠᱟᱹ ᱫᱚ ᱯᱟᱹᱦᱤᱞ ᱴᱤᱠᱟᱹ ᱮᱢ ᱠᱷᱚᱱ ᱢᱤᱫ ᱠᱷᱚᱱ ᱵᱟᱨ ᱢᱟᱹᱦᱱᱟᱹ ᱵᱷᱤᱛᱨᱤ ᱨᱮ ᱟᱨ ᱚᱱᱟ ᱛᱟᱭᱚᱢ ᱵᱚᱪᱷᱚᱨ ᱨᱮ ᱵᱟᱨ ᱫᱚᱢ ᱠᱟᱛᱮᱫ ᱮᱢ ᱤᱫᱤᱭᱟᱠᱚ ᱦᱩᱭᱩᱜᱼᱟ ᱥᱤᱢ ᱠᱚᱫᱚ ᱨᱟᱱᱤᱠᱷᱮᱛ ᱨᱩᱣᱟᱹ ᱠᱷᱚᱱ ᱵᱟᱧᱪᱟᱣ ᱠᱚ ᱞᱟᱹᱜᱤᱫ ᱯᱟᱹᱦᱤᱞ ᱴᱤᱠᱟᱹ ᱫᱚ ᱮᱭᱟᱭ ᱫᱤᱱ ᱩᱢᱮᱨ ᱨᱮ ᱫᱚᱥᱟᱨ ᱴᱤᱠᱟᱹ ᱫᱚ ᱜᱮᱞ ᱯᱩᱱ ᱫᱤᱱ ᱩᱢᱮᱨ ᱨᱮ ᱛᱮᱥᱟᱨ ᱴᱤᱠᱟᱹ ᱫᱚ ᱤᱨᱟᱹᱞ ᱦᱟᱯᱛᱟ ᱩᱢᱮᱨ ᱨᱮ ᱟᱨ ᱯᱩᱱᱟᱜ ᱴᱤᱠᱟᱹ ᱫᱚ ᱜᱮᱞ ᱟᱨᱮ ᱦᱟᱯᱛᱟ ᱩᱢᱮᱨ ᱨᱮ ᱮᱢᱟ ᱠᱚ ᱦᱩᱭᱩᱜᱼᱟ ᱯᱷᱟᱣᱩᱞ ᱯᱚᱠᱥ ᱠᱷᱚᱱ ᱵᱟᱧᱪᱟᱣ ᱠᱚ ᱞᱟᱹᱜᱤᱫ ᱫᱚ ᱟᱨᱮ ᱦᱟᱯᱛᱟ ᱩᱢᱟᱹᱨ ᱨᱮ ᱴᱤᱠᱟᱹ ᱮᱢᱟ ᱠᱚ ᱦᱩᱭᱩᱜᱼᱟ ᱟᱵᱚᱨᱮᱱ ᱥᱤᱢ ᱠᱚ ᱢᱟ ᱟᱫᱚ ᱥᱟᱱᱟᱢ ᱠᱚᱜᱮ ᱱᱚᱜᱼᱚᱭ ᱞᱟᱹᱭᱮᱱ ᱚᱠᱛᱮ ᱞᱮᱠᱟ ᱟᱯᱱᱟᱨ ᱡᱤᱵᱽ ᱡᱤᱭᱟᱹᱞᱤ ᱠᱚ ᱵᱷᱮᱠᱥᱤᱱ ᱥᱮ ᱴᱤᱠᱟᱹ ᱮᱢᱟ ᱠᱚ ᱛᱟᱵᱚᱱ ᱯᱮ ᱮᱸᱰᱮᱠᱷᱟᱱ ᱡᱤᱵᱽ ᱡᱤᱭᱟᱹᱞᱤ ᱠᱚ ᱟᱹᱥᱩᱞ ᱨᱮ ᱡᱟᱦᱟᱱ ᱵᱚᱛᱚᱨ ᱛᱮᱭᱟᱜ ᱫᱚ ᱪᱮᱫ ᱜᱮ ᱵᱟᱝ ᱛᱟᱦᱮᱱᱟ ᱛᱤᱦᱤᱧᱟᱜ ᱵᱷᱤᱰᱤᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱫᱟ ᱡᱩᱫᱤ ᱯᱮ ᱠᱩᱥᱤᱭᱟᱜ ᱠᱟᱱ ᱠᱷᱟᱱ ᱡᱟᱹᱨᱩᱲ ᱜᱮ ᱞᱟᱭᱤᱠ ᱛᱟᱵᱚᱱ ᱯᱮ ᱥᱮᱭᱟᱨ ᱠᱟᱛᱮ ᱟᱯᱱᱟᱨ ᱜᱟᱛᱮ ᱯᱤᱲᱟ ᱠᱚ ᱧᱮᱞ ᱦᱚᱪᱚ ᱠᱚ ᱛᱟᱵᱚᱱ ᱯᱮ ᱟᱨ ᱡᱤᱵᱽ ᱡᱤᱭᱟᱹᱞᱤ ᱵᱟᱵᱚᱫ ᱟᱨᱦᱚᱸ ᱱᱚᱝᱠᱟᱱ ᱵᱷᱤᱰᱤᱭᱳ ᱧᱮᱞ ᱞᱟᱹᱜᱤᱫ ᱱᱚᱣᱟ ᱤᱭᱩᱴᱤᱭᱩᱵᱽ ᱪᱮᱱᱮᱞ ᱥᱟᱵᱥᱠᱨᱟᱭᱤᱵ ᱫᱚ ᱟᱞᱚ ᱯᱮ ᱦᱤᱲᱤᱧ ᱛᱟᱵᱚᱱᱟ ᱢᱟ ᱥᱟᱱᱟᱢ ᱠᱚ ᱟᱭᱢᱟ ᱟᱭᱢᱟ ᱥᱟᱨᱦᱟᱣ ᱟᱨ ᱡᱚᱦᱟᱨ